ᱪᱟᱞᱟᱣ ᱠᱟᱛᱮ ᱥᱩᱪ ᱚᱱ ᱚᱯᱷ ᱨᱮᱭᱟᱜ ᱡᱟᱹᱨᱩᱲ ᱵᱟᱹᱱᱩᱜᱼᱟ ᱴᱤᱵᱤᱢ ᱪᱟᱞᱟᱣᱟ ᱨᱤᱢᱳᱴ ᱛᱮ ᱡᱟᱦᱟᱡᱽ ᱠᱚ ᱪᱟᱞᱟᱣᱫᱟ ᱨᱤᱢᱳᱴ ᱛᱮ ᱫᱟᱜ ᱡᱟᱦᱟᱡᱽ ᱩᱰᱟᱹᱜ ᱡᱟᱦᱟᱡᱽ ᱡᱚᱛᱚ ᱜᱮ ᱴᱨᱮᱱ ᱪᱟᱞᱟᱜ ᱠᱟᱱᱟ ᱨᱤᱢᱳᱴ ᱛᱮ ᱡᱚᱛᱚ ᱜᱮ ᱱᱤᱛᱚᱜ ᱜᱟᱹᱰᱤ ᱠᱚ ᱥᱴᱟᱨᱴ ᱫᱟᱠᱚ ᱢᱟᱨᱚᱛᱤ ᱠᱟᱨ ᱡᱟᱦᱟᱱ ᱜᱟᱹᱰᱤ ᱜᱮ ᱨᱤᱢᱳᱴ ᱛᱮ ᱞᱟᱹᱴᱩ ᱞᱟᱹᱴᱩ ᱫᱩᱣᱟᱹᱨ ᱠᱚ ᱡᱷᱤᱡ ᱫᱟ ᱨᱤᱢᱳᱴ ᱛᱮ ᱨᱮᱢᱚᱱᱰ ᱠᱚᱱᱴᱨᱚᱞ ᱵᱚᱞᱮ ᱡᱚᱛᱚ ᱜᱮ ᱨᱚᱵᱟᱨᱴ ᱨᱮᱱ ᱦᱚᱲ ᱠᱚ ᱛᱮᱭᱟᱨ ᱟᱠᱟᱫ ᱠᱚᱣᱟ ᱨᱮᱢᱚᱱᱰ ᱛᱮᱠᱚ ᱠᱚᱱᱴᱨᱚᱞ ᱮᱫ ᱠᱚᱣᱟ ᱪᱟᱞᱟᱣ ᱚᱪᱚᱭᱮᱫ ᱠᱚᱣᱟ ᱠᱚ ᱦᱮᱡ ᱚᱪᱚᱭᱮᱫ ᱠᱚᱣᱟ ᱠᱚ ᱟᱨ ᱤᱱᱟᱹ ᱠᱟᱛᱮ ᱡᱟᱱᱣᱟᱨ ᱠᱚ ᱫᱚ ᱵᱚᱱ ᱧᱮᱞ ᱟᱠᱟᱫ ᱠᱚᱣᱟ ᱥᱟᱨᱠᱟᱥ ᱠᱚᱨᱮ ᱫᱚ ᱚᱸᱰᱮ ᱫᱚ ᱨᱮᱢᱚᱱᱰ ᱛᱮᱫᱚ ᱩᱱᱠᱩ ᱫᱚ ᱵᱚᱞᱮ ᱵᱟᱝ ᱛᱚ ᱟᱫᱚᱢ ᱠᱚᱫᱚ ᱵᱟᱵᱮᱨ ᱟᱠᱚᱣᱟᱜ ᱠᱚᱣᱟ ᱠᱚ ᱚᱨ ᱤᱫᱤᱭᱮᱫ ᱠᱚᱣᱟ ᱠᱚ ᱟᱫᱚᱢ ᱠᱚᱫᱚ ᱴᱷᱮᱸᱜᱟ ᱠᱚ ᱩᱫᱩᱜ ᱟᱠᱚ ᱠᱟᱱᱟ ᱤᱯᱤᱞ ᱟᱠᱚ ᱠᱟᱱᱟ ᱥᱮ ᱛᱷᱚᱲᱟ ᱜᱟᱱ ᱠᱚ ᱫᱟᱞᱮᱫ ᱠᱚᱣᱟ ᱛᱟᱨᱯᱚᱨ ᱠᱚ ᱤᱫᱤᱭᱮᱫ ᱠᱚᱣᱟ ᱛᱚᱵᱮ ᱛᱮ ᱩᱱᱠᱩ ᱠᱚᱱᱴᱨᱚᱞ ᱨᱮᱠᱚ ᱫᱚᱦᱚ ᱫᱟᱲᱮᱭᱟᱠᱚ ᱠᱟᱱᱟ ᱵᱚᱭᱦᱟ ᱠᱚ ᱟᱨ ᱟᱹᱛᱩ ᱚᱲᱟᱜ ᱨᱮ ᱜᱟᱹᱭ ᱰᱟᱝᱨᱟ ᱢᱤᱦᱩ ᱢᱮᱨᱚᱢ ᱡᱟᱦᱟᱸ ᱠᱚ ᱟᱹᱥᱩᱞ ᱚᱪᱚᱜ ᱠᱟᱱ ᱥᱮ ᱵᱚᱱ ᱟᱹᱥᱩᱞᱮᱫ ᱠᱚᱣᱟ ᱩᱱᱠᱩ ᱫᱚ ᱵᱚᱞᱮ ᱵᱟᱝᱞᱟ ᱛᱮᱠᱚ ᱢᱮᱱᱮᱫ ᱠᱟᱱ ᱞᱮᱠᱟ ᱜᱨᱤᱦᱚ ᱯᱟᱞᱤᱛᱚ ᱯᱚᱥᱩ ᱠᱟᱱᱟ ᱠᱚ ᱵᱚᱞᱮ ᱩᱱᱠᱩ ᱦᱚᱸᱠᱚ ᱡᱟᱱᱣᱟᱨ ᱠᱟᱱ ᱜᱮᱭᱟ ᱵᱚᱞᱮ ᱟᱹᱥᱩᱞ ᱡᱟᱱᱣᱟᱨ ᱠᱚ ᱠᱟᱱᱟ ᱠᱚ ᱟᱨ ᱮᱴᱟᱜ ᱠᱚᱫᱚ ᱵᱤᱨ ᱡᱟᱱᱣᱟᱨ ᱵᱤᱨ ᱡᱟᱱᱣᱟᱨ ᱦᱚᱸᱠᱚ ᱠᱚᱵᱚᱡ ᱫᱟᱲᱮ ᱟᱠᱟᱫ ᱠᱚᱣᱟ ᱠᱚ ᱡᱚᱵᱫᱚ ᱫᱟᱲᱮ ᱟᱠᱟᱫ ᱠᱚᱣᱟ ᱛᱮᱦᱮᱧ ᱢᱟᱱᱣᱟ ᱡᱚᱱᱚᱢ ᱟᱨ ᱩᱱᱠᱩ ᱠᱚ ᱮᱱᱮᱡ ᱚᱪᱚᱭᱮᱫ ᱠᱚᱣᱟ ᱠᱚ ᱥᱟᱨᱠᱟᱥ ᱨᱮ ᱦᱚᱲ ᱠᱚ ᱧᱮᱞ ᱚᱪᱚᱭᱮᱫ ᱠᱚᱣᱟ ᱠᱚ ᱟᱨ ᱜᱟᱹᱭ ᱰᱟᱝᱨᱟ ᱠᱚ ᱠᱚᱱᱴᱨᱳᱞᱚᱜ ᱠᱟᱱᱟ ᱵᱟᱵᱮᱨ ᱞᱟᱜᱟᱜ ᱠᱟᱱᱟ ᱥᱚᱢᱚᱭ ᱨᱮ ᱚᱨ ᱠᱚ ᱦᱩᱭᱩᱜ ᱠᱟᱱᱟ ᱵᱟᱠᱚ ᱦᱤᱡᱩᱜ ᱠᱟᱱ ᱠᱷᱟᱡ ᱫᱚ ᱴᱷᱮᱸᱜᱟ ᱛᱮ ᱫᱟᱞ ᱠᱚ ᱦᱩᱭᱩᱜᱚᱜ ᱠᱟᱱᱟ ᱛᱤᱭᱟᱹᱜ ᱠᱚ ᱦᱩᱭᱩᱜᱚᱜ ᱠᱟᱱᱟ ᱟᱨ ᱥᱮᱛᱟ ᱠᱚᱦᱚᱸ ᱛᱮᱦᱮᱧ ᱠᱚ ᱠᱚᱱᱴᱨᱳᱞ ᱟᱠᱟᱱᱟ ᱩᱱᱠᱩ ᱦᱚᱸᱠᱚ ᱵᱟᱵᱮᱨ ᱟᱠᱚ ᱠᱟᱱᱟ ᱠᱚ ᱛᱤᱭᱟᱹᱜ ᱵᱟᱲᱟᱭᱮᱫ ᱠᱚᱣᱟ ᱠᱚ ᱟᱹᱥᱩᱞᱮᱫ ᱠᱚᱣᱟ ᱠᱚ ᱟᱨ ᱟᱫᱷᱚᱢ ᱥᱮᱛᱟ ᱠᱚᱫᱚ ᱛᱷᱚᱲᱟ ᱫᱟᱠᱟ ᱠᱚ ᱧᱟᱢ ᱞᱮᱠᱷᱟᱱ ᱛᱷᱚᱲᱟ ᱟᱫᱷᱟ ᱯᱮᱴ ᱞᱟᱡ ᱦᱚᱸ ᱵᱟᱝ ᱵᱤᱜ ᱨᱮᱦᱚᱸ ᱤᱱᱟᱹᱜ ᱛᱮᱜᱮ ᱩᱱᱤ ᱫᱚᱭ ᱠᱚᱱᱴᱨᱳᱞ ᱮᱱ ᱛᱟᱢᱟ ᱟᱢᱟᱜ ᱚᱲᱟᱜ ᱨᱮᱜᱮᱭ ᱛᱟᱦᱮᱱᱟ ᱫᱤᱱ ᱦᱤᱞᱳᱜ ᱮ ᱦᱚᱨᱦᱚ ᱠᱟᱛᱟᱢᱟ ᱫᱤᱱ ᱦᱤᱞᱳᱜ ᱮ ᱦᱚᱨᱦᱚ ᱠᱟᱛᱟᱢᱟ ᱢᱮᱱᱠᱷᱟᱱ ᱵᱚᱱ ᱧᱮᱞ ᱠᱮᱭᱟ ᱟᱫᱷᱚᱢ ᱠᱚᱫᱚ ᱨᱤᱢᱳᱴ ᱛᱮᱜᱮ ᱟᱫᱷᱚᱢ ᱠᱚᱫᱚ ᱵᱟᱵᱮᱨ ᱛᱮ ᱟᱫᱷᱚᱢ ᱠᱚᱫᱚ ᱴᱷᱮᱸᱜᱟ ᱛᱮ ᱛᱮ ᱠᱚᱱᱴᱨᱳᱞ ᱪᱟᱞᱟᱜ ᱠᱟᱱᱟ ᱠᱚᱱᱴᱨᱳᱞ ᱪᱟᱞᱟᱜ ᱠᱟᱱᱟ ᱛᱚ ᱟᱵᱚ ᱵᱚᱱ ᱧᱮᱞ ᱠᱮᱭᱟ ᱡᱤᱣᱤᱭᱟᱱ ᱠᱚᱨᱮ ᱥᱮ ᱢᱟᱱᱣᱟ ᱡᱚᱱᱚᱢ ᱨᱮ ᱵᱚᱞᱮ ᱥᱟᱱᱛᱟᱞ ᱠᱚᱫᱚ ᱠᱚ ᱠᱚᱱᱴᱨᱳᱞ ᱚᱪᱚᱜ ᱠᱟᱱᱟ ᱵᱚᱱ ᱵᱮᱜᱚᱨ ᱨᱤᱢᱳᱱᱰ ᱛᱮ ᱵᱮᱜᱚᱨ ᱴᱷᱮᱸᱜᱟ ᱛᱮ ᱵᱮᱜᱚᱨ ᱵᱟᱵᱮᱨ ᱛᱮᱵᱚᱱ ᱚᱨ ᱤᱫᱤ ᱚᱪᱚᱜ ᱠᱟᱱᱟ ᱥᱮᱛᱟ ᱢᱟ ᱢᱤᱫ ᱠᱚᱭᱮᱠ ᱫᱤᱱ ᱡᱩᱫᱤ ᱡᱚᱢ ᱵᱟᱢ ᱮᱢᱟᱭᱟ ᱟᱢᱟᱜ ᱚᱲᱟᱜ ᱨᱮ ᱵᱟᱭ ᱛᱟᱦᱮᱸ ᱫᱟᱲᱮᱭᱟᱜᱼᱟ ᱟᱨ ᱟᱵᱚ ᱥᱟᱱᱛᱟᱞ ᱠᱚ ᱢᱤᱫ ᱫᱤᱱ ᱢᱤᱫ ᱫᱚᱢ ᱡᱟᱦᱟᱸ ᱡᱚᱢ ᱮᱢᱟᱢᱟ ᱚᱱᱟ ᱤᱞᱮᱠᱥᱚᱱ ᱡᱚᱠᱷᱟᱡ ᱱᱟᱦᱟᱜ ᱡᱟᱜᱮ ᱠᱚ ᱢᱤᱫ ᱫᱤᱱ ᱠᱚ ᱮᱢᱟ ᱵᱚᱱᱟ ᱟᱨ ᱢᱚᱬᱮ ᱵᱚᱪᱷᱚᱨ ᱵᱚᱱ ᱯᱟᱸᱡᱟ ᱠᱚᱣᱟ ᱢᱤᱫ ᱫᱤᱱ ᱡᱚᱢᱮ ᱮᱢᱟᱢᱟ ᱢᱚᱬᱮ ᱵᱚᱪᱷᱚᱨ ᱯᱟᱸᱡᱟᱭᱟᱢ ᱩᱱᱤ ᱛᱟᱦᱚᱞᱮ ᱟᱵᱚ ᱛᱤᱱᱟᱹᱜ ᱜᱟᱱ ᱵᱚᱱ ᱩᱨᱞᱩᱣᱟ ᱱᱩᱠᱩ ᱥᱮᱛᱟ ᱠᱷᱚᱱ ᱦᱚᱸ ᱥᱮᱛᱟ ᱦᱟᱯ ᱯᱮᱴ ᱫᱤᱱ ᱦᱤᱞᱳᱜ ᱡᱚᱢᱮ ᱧᱟᱢᱮᱫ ᱠᱟᱱᱛᱮ ᱫᱤᱱ ᱦᱤᱞᱳᱜ ᱟᱢᱮ ᱯᱟᱸᱡᱟ ᱢᱮᱭᱟ ᱩᱱᱤ ᱡᱚᱢᱟᱜ ᱟᱢ ᱮᱢ ᱵᱷᱟᱜᱟᱣ ᱞᱮᱱᱠᱷᱟᱱ ᱫᱚ ᱵᱟᱭ ᱯᱟᱸᱡᱟ ᱢᱮᱭᱟ ᱟᱵᱚ ᱫᱚ ᱵᱟᱠᱚ ᱮᱢᱟ ᱵᱚᱱ ᱨᱮᱦᱚᱸ ᱠᱚ ᱵᱚᱱ ᱯᱟᱸᱡᱟᱭᱮᱫ ᱠᱚᱣᱟ ᱟᱨ ᱚᱠᱟ ᱞᱮᱠᱟ ᱟᱵᱚ ᱠᱚ ᱦᱤᱞᱟᱹᱣᱮᱫ ᱵᱚᱱᱟ ᱩᱱᱠᱩ ᱟᱭᱢᱟ ᱚᱠᱛᱮ ᱨᱮ ᱜᱟᱹᱬᱤ ᱠᱚ ᱡᱮᱢᱚᱱ ᱛᱤᱭᱟᱹᱜ ᱤᱫᱤ ᱠᱟᱛᱮ ᱠᱚ ᱮᱱᱮᱡ ᱦᱚᱪᱚ ᱠᱚᱣᱟ ᱛᱤᱭᱟᱹᱜ ᱤᱫᱤ ᱠᱟᱛᱮ ᱵᱟᱱᱟ ᱠᱚ ᱦᱟᱹᱛᱤ ᱠᱚ ᱥᱟᱫᱚᱢ ᱠᱚ ᱩᱱᱠᱩ ᱥᱟᱨᱠᱟᱥ ᱨᱮᱠᱚ ᱧᱮᱞ ᱪᱮᱫ ᱠᱚᱣᱟ ᱚᱸᱰᱮ ᱠᱚ ᱛᱤᱭᱟᱹᱜ ᱵᱟᱲᱟᱭᱮᱫ ᱠᱚᱣᱟ ᱠᱚ ᱚᱨ ᱵᱟᱲᱟᱭᱮᱫ ᱠᱚᱣᱟ ᱠᱚ ᱴᱷᱮᱞᱟᱣ ᱵᱟᱲᱟᱭᱮᱫ ᱠᱚᱣᱟ ᱛᱚᱵᱮ ᱟᱹᱱᱤᱡ ᱛᱮ ᱟᱨ ᱟᱵᱚ ᱵᱮᱜᱚᱨ ᱴᱷᱮᱞᱟᱣ ᱛᱮᱜᱮ ᱵᱮᱜᱚᱨ ᱛᱤᱭᱟᱹᱜ ᱛᱮᱜᱮ ᱠᱟᱛᱷᱟ ᱠᱟᱛᱷᱟ ᱛᱮ ᱛᱟᱦᱚᱞᱮ ᱱᱚᱣᱟ ᱪᱮᱫ ᱞᱮᱠᱟ ᱵᱚᱞᱮ ᱡᱩᱜᱽ ᱦᱮᱡ ᱠᱟᱱᱟ ᱥᱩᱵᱤᱛᱟ ᱡᱩᱜᱽ ᱱᱚᱣᱟ ᱥᱩᱵᱤᱛᱟ ᱡᱩᱜᱽ ᱨᱮ ᱠᱚᱛ ᱠᱤᱪᱷᱩ ᱠᱚᱱᱴᱨᱳᱞ ᱦᱩᱭ ᱠᱟᱱᱟ ᱠᱚᱱᱴᱨᱳᱞ ᱞᱟᱹᱜᱤᱫ ᱟᱭᱢᱟ ᱞᱮᱠᱟᱱ ᱥᱤᱥᱴᱮᱢ ᱟᱨ ᱟᱵᱚ ᱠᱚᱱᱴᱨᱳᱞ ᱵᱚᱱ ᱞᱟᱹᱜᱤᱫ ᱫᱚ ᱡᱟᱦᱟᱱᱟᱜ ᱪᱮᱫ ᱦᱚᱸ ᱵᱟᱝ ᱡᱟᱹᱨᱩᱲ ᱠᱟᱱᱟ ᱪᱮᱫ ᱦᱚᱸ ᱵᱟᱝ ᱧᱮᱞᱚᱜ ᱠᱟᱱᱟ ᱮᱢᱱᱤ ᱛᱮᱜᱮ ᱟᱵᱚ ᱵᱚᱱ ᱠᱚᱱᱴᱨᱳᱞ ᱚᱪᱚ ᱟᱠᱟᱱᱟ ᱮᱴᱟᱜ ᱡᱟᱹᱛ ᱠᱚ ᱠᱷᱚᱱ ᱮᱴᱟᱜ ᱡᱟᱹᱛ ᱠᱚ ᱴᱷᱮᱡ ᱛᱟᱦᱚᱞᱮ ᱵᱚᱭᱦᱟ ᱠᱚ ᱟᱵᱚ ᱚᱠᱟ ᱡᱟᱭᱜᱟ ᱨᱮ ᱢᱮᱱᱟᱜ ᱵᱚᱱᱟ ᱱᱩᱱᱟᱹᱜ ᱥᱚᱦᱚᱡ ᱥᱚᱨᱚᱞ ᱵᱚᱞᱮ ᱟᱵᱚ ᱱᱩᱱᱟᱹᱜ ᱥᱚᱨᱚᱡ ᱥᱚᱨᱚᱞ ᱢᱤᱫᱴᱮᱱ ᱞᱮᱸᱰᱮᱫ ᱦᱚᱸ ᱞᱮᱸᱰᱮᱫ ᱵᱟᱢ ᱠᱚᱱᱴᱨᱳᱞ ᱫᱟᱲᱮᱣᱟᱭᱟ ᱚᱨ ᱛᱮᱦᱚᱸ ᱵᱟᱢ ᱛᱚᱯᱟ ᱜᱮ ᱚᱠᱟ ᱥᱮᱫ ᱛᱮᱜᱮ ᱵᱟᱢ ᱵᱮᱵᱚᱦᱟᱨ ᱫᱟᱲᱮᱣᱟᱭᱟ ᱚᱠᱟ ᱛᱮᱜᱮ ᱵᱟᱢ ᱚᱨ ᱛᱩᱫ ᱫᱟᱲᱮᱣᱟᱭᱟ ᱵᱟᱢ ᱤᱫᱤ ᱫᱟᱲᱮᱣᱟᱭᱟ ᱢᱤᱫᱴᱮᱱ ᱪᱩᱴᱭᱟᱹ ᱦᱚᱸ ᱵᱟᱢ ᱵᱮᱵᱚᱦᱟᱨ ᱫᱟᱲᱮᱣᱟᱭᱟ ᱩᱱᱤ ᱦᱚᱸ ᱞᱟᱜᱟᱭᱮᱭᱟᱢ ᱚᱛᱟ ᱞᱮᱠᱷᱟᱡ ᱢᱟᱭ ᱜᱚᱡᱚᱜᱚᱜ ᱪᱟᱸᱰᱵᱚᱞᱮᱢ ᱚᱨᱛᱟᱭ ᱢᱟ ᱴᱩᱡᱩᱜ ᱛᱟᱭ ᱮᱠᱫᱚᱢ ᱜᱮ ᱵᱟᱝ ᱟᱨ ᱟᱵᱚᱣᱟᱜ ᱪᱟᱸᱰᱵᱚᱞ ᱵᱟᱹᱱᱩᱜ ᱛᱟᱵᱚᱱᱟ ᱛᱟᱦᱚᱸ ᱟᱵᱚ ᱵᱚᱱ ᱠᱚᱱᱴᱨᱳᱞ ᱜᱮᱭᱟ ᱟᱨ ᱟᱵᱚ ᱱᱚᱝᱠᱟ ᱢᱮᱱᱟᱜ ᱵᱚᱱᱟ ᱡᱟᱱᱣᱟᱨ ᱦᱚᱸ ᱡᱚᱢ ᱫᱤᱱ ᱦᱤᱞᱳᱜ ᱵᱟᱭ ᱧᱟᱢᱟ ᱟᱢ ᱴᱷᱮᱱ ᱵᱟᱭ ᱛᱟᱦᱮᱱᱟ ᱟᱨ ᱟᱵᱚ ᱪᱤᱠᱟᱹᱛᱮ ᱡᱚᱢ ᱵᱟᱠᱚ ᱮᱢᱟ ᱵᱚᱱ ᱨᱮᱦᱚᱸ ᱵᱚᱱ ᱯᱟᱸᱡᱟ ᱵᱟᱲᱟᱭᱮᱫ ᱠᱚᱣᱟ ᱯᱟᱸᱡᱟᱭᱮᱫ ᱠᱚᱣᱟ ᱵᱚᱱ ᱥᱟᱹᱨᱤᱜᱮ ᱜᱟᱛᱮ ᱠᱚ ᱛᱤᱧ ᱚᱱᱟᱛᱮᱧ ᱢᱮᱱ ᱠᱮᱭᱟ ᱱᱚᱣᱟ ᱩᱱᱱᱚᱛᱚ ᱡᱩᱜᱽ ᱵᱚᱞᱮ ᱱᱩᱱᱟᱹᱜ ᱩᱱᱱᱚᱛᱚ ᱡᱩᱜᱽ ᱟᱵᱚ ᱠᱚᱱᱴᱨᱳᱞ ᱵᱚᱱ ᱞᱟᱹᱜᱤᱫ ᱪᱮᱫ ᱦᱚᱸ ᱵᱟᱝ ᱞᱟᱜᱟᱜ ᱠᱟᱱᱟ ᱥᱮᱫᱟᱭ ᱨᱮᱱᱟᱜ ᱠᱟᱛᱷᱟ ᱵᱟᱠᱚ ᱠᱚᱱᱴᱨᱳᱞ ᱫᱟᱲᱮ ᱠᱟᱜ ᱠᱚᱣᱟ ᱟᱨ ᱚᱱᱟᱛᱮ ᱥᱤᱫᱟᱹ ᱠᱟᱹᱱᱦᱩ ᱦᱩᱞ ᱢᱟᱦᱟ ᱡᱟᱦᱟᱸ ᱦᱩᱭ ᱞᱮᱱ ᱛᱚ ᱞᱟᱹᱲᱦᱟᱹᱭ ᱞᱮᱱ ᱛᱟᱦᱮᱸ ᱠᱟᱱᱟ ᱠᱚ ᱞᱟᱹᱲᱦᱟᱹᱭ ᱞᱮᱱ ᱛᱟᱦᱮᱸ ᱠᱟᱱᱟ ᱠᱚ ᱡᱩᱢᱤ ᱡᱟᱭᱜᱟ ᱵᱮᱫᱚᱠᱷᱚᱞᱚᱜ ᱠᱟᱱ ᱠᱷᱟᱹᱛᱤᱨ ᱠᱚ ᱞᱟᱹᱲᱦᱟᱹᱭ ᱞᱮᱱᱟ ᱟᱨ ᱛᱮᱦᱮᱧ ᱢᱟ ᱠᱚᱱᱴᱨᱳᱞ ᱠᱮᱫ ᱵᱚᱱ ᱠᱚ ᱤᱱᱠᱟ ᱛᱮᱜᱮ ᱢᱟᱵᱚᱱ ᱮᱢᱟ ᱠᱚ ᱠᱟᱱ ᱢᱟ ᱠᱷᱚᱡᱽ ᱦᱟᱛᱟᱣ ᱛᱟᱵᱚᱱ ᱯᱮ ᱛᱚᱞᱟᱥ ᱪᱟᱞᱟᱣ ᱛᱟᱵᱚᱱ ᱯᱮ ᱟᱭᱢᱟ ᱡᱟᱭᱜᱟ ᱨᱮ ᱟᱭᱢᱟ ᱡᱟᱭᱜᱟ ᱨᱮ ᱚᱠᱚᱭ ᱢᱟᱭ ᱟᱹᱠᱷᱨᱤᱧᱮᱫ ᱠᱟᱱ ᱚᱠᱚᱭ ᱢᱟᱭ ᱮᱢᱱᱤ ᱛᱮ ᱮᱢᱟ ᱠᱚ ᱠᱟᱱ ᱚᱠᱚᱭ ᱢᱟ ᱵᱩᱡᱷᱟᱹᱣ ᱵᱟᱭ ᱧᱟᱢᱮᱫ ᱠᱟᱱ ᱠᱚ ᱫᱚᱠᱷᱚᱞ ᱪᱟᱹᱴᱤᱡ ᱠᱟᱜ ᱛᱟᱭ ᱩᱱᱠᱩ ᱠᱩᱴᱟᱹᱢ ᱴᱟᱺᱰᱤ ᱞᱮᱫᱟ ᱠᱚ ᱜᱟᱡᱟᱲ ᱠᱚ ᱥᱟᱯᱷᱟ ᱞᱮᱫᱟ ᱯᱟᱹᱦᱤᱞ ᱦᱚᱲ ᱠᱚ ᱟᱨ ᱮᱱᱦᱚᱸ ᱠᱚ ᱫᱚᱠᱷᱚᱞ ᱴᱤᱠᱟᱹᱣ ᱫᱚᱦᱚ ᱞᱮᱫᱟ ᱟᱨ ᱛᱮᱦᱮᱧ ᱚᱱᱟ ᱟᱵᱚ ᱫᱚᱵᱚᱱ ᱟᱹᱠᱷᱨᱤᱧ ᱠᱟᱱᱟ ᱛᱮᱦᱮᱧ ᱵᱚᱱ ᱦᱤᱥᱟᱹᱵ ᱢᱟ ᱛᱤᱱᱟᱹᱜ ᱟᱵᱚ ᱵᱚᱱ ᱫᱚᱠᱷᱚᱞ ᱠᱮᱫᱟ ᱛᱤᱱᱟᱹᱜ ᱡᱟᱭᱜᱟ ᱵᱚᱱ ᱵᱮᱱᱟᱣ ᱠᱮᱫᱟ ᱢᱮᱱᱠᱷᱟᱱ ᱯᱟᱹᱦᱤᱞ ᱦᱚᱲ ᱠᱚ ᱛᱤᱱᱟᱹᱜ ᱠᱚ ᱫᱚᱠᱷᱚᱞ ᱦᱚᱴᱚ ᱞᱮᱫ ᱡᱚᱜᱟᱣ ᱦᱚᱴᱚ ᱞᱮᱫ ᱛᱟᱦᱮᱸ ᱠᱟᱱ ᱚᱱᱟ ᱛᱮᱦᱮᱧ ᱵᱚᱱ ᱵᱩᱲᱟᱹᱣ ᱠᱟᱱᱟ ᱚᱱᱟ ᱛᱮᱦᱮᱧ ᱵᱚᱱ ᱟᱹᱠᱷᱨᱤᱧ ᱛᱮᱜᱮ ᱢᱮᱱᱟᱜ ᱵᱚᱱᱟ ᱱᱤᱛ ᱦᱚᱸᱵᱚᱱ ᱟᱹᱠᱷᱨᱤᱧ ᱠᱟᱱ ᱜᱮᱭᱟ ᱫᱤᱱ ᱦᱤᱞᱳᱜ ᱟᱹᱠᱷᱨᱤᱧᱚᱜ ᱠᱟᱱᱟ ᱟᱨ ᱵᱚᱱ ᱟᱹᱠᱷᱨᱤᱧᱮᱫ ᱠᱟᱱᱟ ᱟᱨ ᱚᱠᱚᱭ ᱢᱟ ᱱᱤᱡᱮ ᱛᱮᱫ ᱜᱮᱵᱚᱱ ᱟᱹᱠᱷᱨᱤᱧᱚᱜ ᱠᱟᱱᱟ ᱵᱟᱝ ᱵᱟᱰᱟᱭ ᱞᱮᱱᱟ ᱚᱠᱟ ᱨᱮᱦᱚᱸ ᱡᱟᱦᱟᱸᱭ ᱵᱟᱭ ᱢᱮᱱ ᱫᱟᱲᱮᱭᱟᱜᱼᱟ ᱪᱤᱞᱤ ᱛᱮᱫ ᱪᱤᱞᱤ ᱛᱮᱫ ᱥᱮᱛᱟ ᱟᱨ ᱯᱩᱥᱤ ᱪᱩᱠᱤᱱ ᱡᱩᱨᱤ ᱯᱟᱹᱨᱤᱭᱮᱱ ᱪᱤᱞᱤ ᱛᱮᱫ ᱪᱤᱞᱤ ᱛᱮᱫ ᱥᱩᱠᱨᱤ ᱟᱨ ᱢᱮᱨᱚᱢ ᱪᱤᱠᱤᱱ ᱡᱩᱨᱤ ᱯᱟᱹᱨᱤᱭᱮᱱ ᱢᱮᱨᱚᱢ ᱢᱟ ᱛᱮ ᱥᱩᱠᱨᱤ ᱥᱚᱸᱜᱮ ᱢᱮᱱᱟᱭ ᱥᱮ ᱱᱚᱝᱠᱟᱱᱟᱜ ᱵᱟᱝ ᱦᱩᱭᱩᱜ ᱠᱟᱱᱟ ᱥᱮ ᱛᱩᱭᱩ ᱟᱨ ᱥᱮᱛᱟ ᱪᱤᱠᱤᱱ ᱡᱩᱨᱤ ᱯᱟᱹᱨᱤᱭᱮᱱ ᱱᱚᱝᱠᱟᱱᱟᱜ ᱵᱟᱝ ᱦᱩᱭᱩᱜ ᱠᱟᱱᱟ ᱡᱟᱱᱣᱟᱨ ᱛᱟᱞᱟ ᱨᱮᱦᱚᱸ ᱢᱮᱱᱠᱷᱟᱱ ᱟᱵᱚ ᱥᱟᱱᱛᱟᱞ ᱦᱚᱲ ᱜᱚᱜᱚ ᱠᱚᱫᱚ ᱟᱭᱢᱟ ᱠᱩᱲᱤ ᱠᱚᱫᱚ ᱠᱚ ᱢᱮᱱᱟ ᱯᱨᱚᱢᱳᱥᱚᱱ ᱦᱩᱭᱮᱱ ᱛᱟᱞᱮᱭᱟ ᱵᱚᱞᱮ ᱦᱚᱲ ᱠᱷᱚᱱ ᱫᱤᱠᱩ ᱴᱷᱮᱱ ᱡᱟᱶᱟᱭᱮᱱᱟ ᱯᱨᱚᱢᱳᱥᱚᱱ ᱟᱭᱢᱟ ᱠᱚᱲᱟ ᱠᱚᱫᱚ ᱠᱚ ᱢᱮᱱᱟ ᱤᱧ ᱫᱚ ᱦᱚᱲ ᱠᱷᱚᱱ ᱯᱨᱚᱢᱳᱥᱚᱱ ᱦᱩᱭᱮᱱ ᱛᱤᱧᱟ ᱵᱚᱞᱮ ᱦᱚᱲ ᱦᱮᱨᱮᱞ ᱠᱟᱱ ᱨᱮᱧ ᱫᱤᱠᱩ ᱟᱭᱳᱧ ᱧᱟᱢ ᱟᱱᱟ ᱪᱮᱫ ᱞᱮᱠᱟᱱᱟᱜ ᱪᱮᱫ ᱫᱚᱥᱟ ᱨᱮ ᱦᱮᱱᱟᱜ ᱵᱚᱱᱟ ᱡᱟᱹᱛ ᱦᱚᱸ ᱡᱟᱹᱛ ᱵᱟᱵᱚᱱ ᱪᱤᱱᱦᱟᱹᱣ ᱫᱟᱲᱮᱭᱟᱜ ᱠᱟᱱᱟ ᱟᱯᱱᱟᱨ ᱡᱟᱹᱛ ᱵᱟᱵᱚᱱ ᱪᱤᱱᱦᱟᱹᱜ ᱠᱟᱱᱟ ᱥᱮᱛᱟ ᱫᱚ ᱵᱟᱠᱚ ᱠᱟᱹᱢᱤᱭᱮᱫᱟ ᱚᱱᱠᱟ ᱫᱚ ᱡᱮ ᱯᱩᱥᱤ ᱯᱤᱪᱷᱚᱱ ᱨᱮ ᱢᱮᱱᱟᱭᱟ ᱚᱱᱠᱟ ᱵᱟᱠᱚ ᱠᱟᱹᱢᱤᱭᱮᱫᱟ ᱥᱮ ᱛᱩᱭᱩᱥ ᱡᱟᱦᱟᱸᱭ ᱥᱮᱛᱟ ᱯᱤᱪᱷᱚᱱ ᱨᱮ ᱢᱮᱱᱟᱭᱟ ᱵᱟᱝ ᱟᱵᱚ ᱪᱤᱞᱤ ᱠᱟᱱᱟ ᱵᱚᱱ ᱱᱚᱝᱠᱟ ᱵᱚᱞᱮ ᱵᱚᱱ ᱠᱚᱱᱴᱨᱳᱞ ᱚᱪᱚᱜ ᱠᱟᱱᱟ ᱢᱟᱱᱮ ᱪᱮᱫ ᱟᱨᱮᱢ ᱢᱮᱱ ᱠᱮᱭᱟ ᱨᱤᱢᱳᱱᱰ ᱪᱷᱟᱲᱟ ᱜᱮ ᱱᱚᱝᱠᱟ ᱟᱵᱚ ᱡᱟᱹᱛ ᱡᱟᱹᱛ ᱦᱚᱸ ᱵᱟᱵᱚᱱ ᱪᱤᱱᱦᱟᱹᱜ ᱠᱟᱱᱟ ᱟᱨ ᱮᱴᱟᱜ ᱡᱟᱹᱛ ᱠᱚᱴᱷᱮᱱ ᱟᱵᱚ ᱵᱚᱱ ᱪᱟᱞᱟᱜ ᱠᱟᱱᱟ ᱮᱴᱟᱜ ᱡᱟᱹᱛ ᱛᱮᱦᱮᱧ ᱩᱱᱠᱩ ᱪᱮᱬᱮ ᱠᱚᱨᱮ ᱦᱚᱸ ᱵᱚᱱ ᱧᱮᱞ ᱠᱮᱭᱟ ᱡᱟᱦᱟᱸᱭ ᱵᱟᱭ ᱢᱮᱱ ᱠᱮᱭᱟ ᱠᱟᱹᱦᱩ ᱥᱮᱭᱟᱣᱟᱜ ᱠᱚ ᱡᱚᱢ ᱫᱟ ᱛᱷᱚ ᱚᱱᱠᱟ ᱜᱮ ᱜᱤᱫᱤ ᱦᱚᱸ ᱥᱮᱭᱟᱣᱟᱜ ᱠᱚ ᱡᱚᱢᱟ ᱟᱫᱚ ᱚᱱᱟ ᱛᱮᱪᱚ ᱠᱤᱱ ᱡᱩᱨᱤ ᱯᱟᱹᱨᱤᱭᱮᱱ ᱡᱚᱢ ᱢᱤᱫ ᱜᱮ ᱛᱟᱹᱠᱤᱱ ᱡᱚᱢ ᱡᱮ ᱢᱤᱫ ᱜᱮ ᱛᱟᱹᱠᱤᱱ ᱚᱱᱟ ᱛᱮᱠᱤᱱ ᱡᱩᱨᱤ ᱯᱟᱹᱨᱤᱭᱮᱱᱟ ᱛᱤᱥ ᱦᱚᱸ ᱵᱟᱝ ᱛᱤᱥ ᱛᱩᱭᱩ ᱦᱚᱸ ᱡᱤᱞ ᱠᱚ ᱡᱚᱢ ᱫᱟ ᱥᱮᱛᱟ ᱦᱚᱸ ᱡᱤᱞ ᱠᱚ ᱡᱚᱢ ᱫᱟ ᱩᱱᱠᱩ ᱦᱚᱸ ᱵᱟᱠᱚ ᱡᱩᱨᱤ ᱯᱟᱹᱨᱤᱜ ᱠᱟᱱᱟ ᱟᱫᱚ ᱟᱵᱚ ᱪᱤᱠᱟᱹᱛᱮ ᱢᱮᱱ ᱠᱮᱜᱼᱟ ᱵᱚᱱ ᱩᱱᱠᱩ ᱫᱤᱠᱩ ᱦᱚᱸ ᱪᱚ ᱤᱱᱟᱹ ᱜᱮᱠᱚ ᱡᱚᱢᱮᱫ ᱠᱟᱱ ᱟᱵᱚ ᱦᱚᱸ ᱤᱱᱟᱹ ᱜᱮᱵᱚᱱ ᱡᱚᱢᱮᱫ ᱠᱟᱱ ᱢᱟ ᱛᱟᱦᱞᱮ ᱵᱚᱱ ᱡᱩᱨᱤ ᱯᱟᱹᱨᱤᱜ ᱠᱟᱱᱟ ᱟᱨ ᱠᱚ ᱡᱩᱨᱤ ᱯᱟᱹᱨᱤᱜ ᱠᱟᱱᱟ ᱠᱚ ᱪᱤᱠᱟᱹᱛᱮ ᱩᱱᱠᱩ ᱟᱵᱚ ᱛᱤᱥ ᱦᱚᱸ ᱵᱟᱠᱚ ᱟᱯᱱᱟᱨ ᱵᱚᱱᱟ ᱩᱱᱠᱩ ᱫᱚ ᱯᱷᱟᱭᱫᱟ ᱞᱩᱴᱟᱹᱣ ᱞᱟᱹᱜᱤᱫ ᱟᱠᱚ ᱟᱵᱚ ᱠᱚ ᱫᱚᱦᱚᱭᱮᱫ ᱵᱚᱱᱟ ᱪᱮᱫ ᱞᱮᱠᱟ ᱜᱟᱹᱭ ᱰᱟᱝᱨᱟ ᱟᱵᱚ ᱵᱚᱱ ᱫᱚᱦᱚ ᱠᱚᱣᱟ ᱟᱵᱚᱣᱟᱜ ᱯᱷᱟᱭᱫᱟ ᱞᱩᱴᱟᱹᱣ ᱞᱟᱹᱜᱤᱫ ᱟᱵᱚ ᱵᱚᱱ ᱪᱟᱥ ᱦᱚᱪᱚ ᱠᱚᱣᱟ ᱩᱱᱠᱩ ᱪᱟᱥ ᱨᱮᱵᱚᱱ ᱞᱟᱜᱟ ᱠᱚᱣᱟ ᱫᱟᱲᱮ ᱫᱚ ᱩᱱᱠᱩ ᱠᱚ ᱮᱢᱟ ᱟᱨ ᱟᱵᱚ ᱩᱱᱠᱩ ᱯᱤᱪᱷᱚᱱ ᱨᱮᱵᱚᱱ ᱛᱟᱦᱮᱱᱟ ᱡᱟᱱᱣᱟᱨ ᱯᱤᱪᱷᱚᱱ ᱨᱮ ᱟᱵᱚ ᱵᱚᱱ ᱛᱟᱦᱮᱱ ᱠᱟᱱᱟ ᱩᱱᱠᱩ ᱜᱟᱹᱭ ᱰᱟᱝᱨᱟ ᱠᱚ ᱚᱨᱟ ᱦᱟᱢᱟᱞ ᱠᱚ ᱴᱟᱱᱟᱣᱟ ᱵᱚᱡᱷᱟ ᱠᱚ ᱴᱟᱱᱟᱣᱟ ᱟᱨ ᱟᱵᱚ ᱚᱱᱟ ᱛᱟᱭᱚᱢ ᱨᱮ ᱟᱨ ᱩᱱᱠᱩ ᱠᱷᱟᱴᱟᱣ ᱠᱚ ᱞᱟᱹᱜᱤᱫ ᱟᱵᱚ ᱵᱚᱱ ᱫᱚᱦᱚᱭᱮᱫ ᱠᱚᱣᱟ ᱴᱷᱤᱠ ᱱᱩᱠᱩ ᱦᱚᱸ ᱟᱵᱚ ᱴᱷᱮᱱ ᱠᱷᱚᱱ ᱵᱟᱹᱲᱛᱤ ᱯᱷᱟᱭᱫᱟ ᱞᱩᱴᱟᱹᱣ ᱞᱟᱹᱜᱤᱫ ᱟᱵᱚ ᱠᱚ ᱫᱚᱦᱚᱭᱮᱫ ᱵᱚᱱᱟ ᱟᱵᱚ ᱠᱚ ᱜᱟᱛᱮᱭᱮᱫ ᱵᱚᱱᱟ ᱵᱚᱭᱦᱟ ᱠᱚ ᱛᱤᱧ ᱪᱤᱠᱟᱛᱮ ᱪᱤᱠᱟᱛᱮ ᱱᱩᱱᱟᱹᱜ ᱜᱟᱱ ᱵᱚᱱ ᱞᱤᱞᱦᱤ ᱞᱤᱞᱦᱟᱣᱟ ᱠᱩᱲᱤ ᱠᱚᱦᱚᱸ ᱠᱚᱲᱟ ᱜᱤᱫᱽᱨᱟᱹ ᱠᱚᱦᱚᱸ ᱪᱤᱠᱟᱛᱮ ᱱᱩᱱᱟᱹᱜ ᱜᱟᱱ ᱵᱚᱱ ᱞᱤᱞᱦᱤ ᱞᱤᱞᱦᱟᱣᱟ ᱥᱟᱹᱨᱤᱜᱮ ᱟᱵᱚ ᱛᱟᱹᱨᱩᱵ ᱞᱮᱠᱟᱱ ᱡᱟᱹᱛ ᱥᱟᱱᱛᱟᱞ ᱠᱚ ᱟᱨ ᱛᱤᱦᱤᱧ ᱫᱤᱠᱩ ᱯᱩᱥᱤ ᱴᱷᱮᱱ ᱢᱤᱭᱩ ᱢᱤᱭᱩ ᱯᱩᱥᱤ ᱞᱮᱠᱟ᱾ ᱪᱤᱞᱤ ᱠᱟᱱᱟ ᱵᱚᱱ ᱟᱵᱚ? ᱵᱤᱨ ᱯᱩᱨᱩᱥ ᱢᱚᱦᱟ ᱯᱩᱨᱩᱥ ᱫᱟᱲᱮᱭᱟᱱ ᱡᱟᱹᱛ ᱠᱟᱱ ᱠᱷᱟᱱ ᱫᱚ ᱵᱚ ᱥᱟᱱᱛᱟᱞ ᱠᱟᱱᱟ᱾ ᱟᱨ ᱛᱤᱦᱤᱧ ᱟᱵᱚ ᱫᱟᱲᱮᱭᱟᱱ ᱡᱟᱹᱛ ᱟᱵᱚ ᱵᱚᱱ ᱱᱩᱱᱟᱹᱜ ᱵᱚᱞᱮ ᱵᱚᱱ ᱠᱚᱱᱴᱨᱚᱞ ᱚᱪᱚ ᱟᱠᱟᱱᱟ ᱟᱵᱚ ᱠᱚᱱᱴᱨᱚᱞ ᱵᱚᱱ ᱞᱟᱹᱜᱤᱫ ᱪᱮᱫ ᱦᱚᱸ ᱵᱟᱝ ᱞᱟᱜᱟᱣ ᱠᱚ ᱠᱟᱱᱟ᱾ ᱵᱟᱨ ᱵᱟᱨ ᱢᱤᱫᱴᱮᱱ ᱠᱟᱛᱷᱟ ᱞᱟᱹᱭ ᱞᱮᱠᱷᱟᱱ ᱡᱟᱦᱟᱸᱭ ᱵᱟᱭ ᱠᱩᱥᱤᱜᱼᱟ ᱜᱷᱟᱱᱮ ᱜᱷᱟᱱᱮ ᱚᱱᱟ ᱠᱟᱛᱷᱟ ᱫᱚ ᱤᱧ ᱫᱚ ᱟᱞᱚᱢ ᱟᱸᱡᱚᱢᱟᱹᱧᱟ ᱟᱭᱢᱟᱧ ᱟᱸᱡᱚᱢ ᱟᱠᱟᱫ ᱛᱟᱢᱟ ᱢᱮᱱᱠᱷᱟᱱ ᱜᱷᱟᱱᱮ ᱜᱷᱟᱱᱮ ᱢᱤᱫᱴᱮᱱ ᱫᱤᱠᱩᱭ ᱮᱲᱮ ᱢᱮᱭᱟ ᱡᱟᱣ ᱫᱤᱱ ᱜᱮ ᱮᱲᱮᱭᱮᱫ ᱢᱮᱭᱟ ᱮᱱᱦᱚᱸ ᱚᱱᱟ ᱮᱲᱮ ᱵᱟᱵᱚᱱ ᱵᱩᱡᱷᱟᱹᱣ ᱫᱟᱲᱮᱭᱟᱜ ᱠᱟᱱᱟ ᱫᱤᱱ ᱦᱤᱞᱳᱜ ᱩᱱᱠᱩ ᱟᱵᱚ ᱠᱚ ᱴᱷᱚᱠᱮᱫ ᱵᱚᱱᱟ ᱫᱤᱱ ᱦᱤᱞᱳᱜ ᱠᱟᱛᱷᱟ ᱠᱟᱛᱷᱟ ᱨᱮ ᱠᱚ ᱴᱷᱚᱠᱮᱫ ᱵᱚᱱᱟ ᱪᱟᱹᱠᱨᱤ ᱨᱮᱠᱚ ᱴᱷᱚᱠᱮᱫ ᱵᱚᱱᱟ ᱡᱩᱢᱤ ᱡᱚᱢᱟ ᱨᱮᱠᱚ ᱴᱷᱚᱠᱮᱫ ᱵᱚᱱᱟ ᱠᱤᱨᱤᱧ ᱟᱹᱠᱷᱨᱤᱧ ᱨᱮᱠᱚ ᱴᱷᱚᱠᱮᱫ ᱵᱚᱱᱟ ᱥᱟᱱᱟᱢ ᱴᱷᱮᱱ ᱜᱮᱠᱚ ᱴᱷᱚᱠᱮᱫ ᱵᱚᱱᱟ ᱛᱤᱱᱟᱹᱜ ᱫᱤᱱ ᱟᱨ ᱟᱵᱚᱣᱟᱜ ᱥᱚᱛᱚᱛᱟ ᱛᱤᱱᱟᱹᱜ ᱫᱤᱱ ᱟᱨ ᱥᱚᱛᱚᱛᱟ ᱱᱩᱱᱟᱹᱜ ᱥᱚᱛᱚᱛᱟ ᱵᱚᱞᱮ ᱢᱟᱝᱱᱟᱛᱮ ᱡᱚᱛᱚ ᱠᱤᱪᱷᱩ ᱵᱚᱱ ᱮᱢᱟ ᱠᱚ ᱠᱟᱱᱟ ᱱᱤᱛ ᱜᱮ ᱛᱮᱦᱮᱧ ᱜᱮ ᱟᱢ ᱯᱮ ᱡᱟᱦᱟᱸᱭ ᱪᱟᱞᱟᱜ ᱛᱟᱵᱚᱱ ᱥᱮ ᱯᱮ ᱥᱮ ᱵᱟᱡᱟᱨ ᱛᱮ ᱵᱞᱚᱠ ᱯᱮ ᱟᱨ ᱥᱟᱭᱠᱮᱞ ᱛᱮ ᱤᱫᱤ ᱯᱮ ᱡᱟᱦᱟᱱᱟᱜ ᱜᱮ ᱟᱨ ᱥᱟᱭᱠᱮᱞ ᱤᱫᱤ ᱯᱮ ᱥᱮ ᱡᱟᱦᱟᱱᱟᱜ ᱜᱮ ᱤᱫᱤ ᱠᱟᱯᱮ ᱟᱨ ᱩᱱᱠᱩ ᱥᱟᱢᱟᱝ ᱨᱮ ᱩᱱᱠᱩ ᱚᱲᱟᱜ ᱴᱷᱮᱡ ᱫᱩᱥᱮ ᱫᱚᱦᱚ ᱞᱟᱜᱟᱭ ᱯᱮ ᱛᱩᱨᱟᱹᱛ ᱠᱚ ᱞᱟᱜᱟ ᱜᱤᱰᱤ ᱠᱟᱯᱮ ᱚᱠᱟᱨᱮ ᱚᱸᱰᱮᱢ ᱫᱚᱦᱚᱭᱮᱫᱟ ᱮᱠᱷᱟᱱᱮ ᱠᱮᱱᱚ ᱩᱴᱷᱮᱱ ᱯᱟᱞᱟᱱ ᱡᱟᱱ ᱞᱟᱜᱟ ᱧᱤᱨ ᱵᱚᱱᱟ ᱠᱚ ᱥᱮᱛᱟ ᱞᱮᱠᱟ ᱠᱚ ᱞᱟᱜᱟ ᱧᱤᱨ ᱵᱚᱱᱟ ᱟᱨ ᱟᱵᱚ ᱩᱱᱠᱩ ᱠᱚ ᱦᱮᱡ ᱞᱮᱱᱠᱷᱟᱱ ᱟᱵᱚ ᱥᱮᱱ ᱛᱟᱞᱟ ᱚᱲᱟᱜ ᱠᱚᱣᱟ ᱵᱚᱱ ᱛᱟᱞᱟ ᱚᱲᱟᱜ ᱨᱮᱵᱚᱱ ᱫᱚᱦᱚ ᱠᱚᱣᱟ ᱢᱚᱡᱽ ᱫᱩᱲᱩᱵ ᱜᱟᱸᱰᱮ ᱵᱚᱱ ᱢᱟᱹᱪᱤ ᱵᱚᱱ ᱮᱢᱟ ᱠᱚᱣᱟ ᱟᱨ ᱪᱮᱫ ᱵᱚᱱ ᱮᱢᱟ ᱠᱚᱣᱟ ᱩᱱᱠᱩ ᱧᱩ ᱡᱚᱢ ᱞᱟᱹᱜᱤᱫ ᱦᱚᱸ ᱟᱵᱚ ᱵᱚᱱ ᱤᱥᱤᱱ ᱵᱟᱥᱟᱝ ᱠᱟᱛᱮ ᱴᱷᱤᱠ ᱛᱮᱵᱚᱱ ᱡᱚᱢ ᱧᱩ ᱦᱚᱪᱚ ᱠᱚᱣᱟ ᱟᱹᱰᱤ ᱢᱟᱱ ᱥᱚᱱᱢᱟᱱ ᱩᱱᱠᱩ ᱵᱚᱱ ᱮᱢᱟ ᱠᱚᱣᱟ ᱱᱚᱝᱠᱟ ᱫᱚ ᱢᱤᱫᱴᱟᱝ ᱛᱩᱭᱩ ᱡᱩᱫᱤ ᱦᱚᱲ ᱴᱚᱞᱟᱭ ᱵᱚᱞᱚᱜᱼᱟ ᱟᱨ ᱥᱮᱛᱟ ᱯᱮᱨᱮᱡ ᱛᱮᱠᱚ ᱛᱟᱦᱮᱱᱟ ᱵᱟᱠᱚ ᱢᱮᱱᱟ ᱱᱚᱜᱼᱚᱭ ᱛᱩᱭᱩ ᱟᱭᱢᱟ ᱫᱤᱱ ᱯᱚᱨᱮ ᱦᱮᱡ ᱟᱠᱟᱱᱟ ᱢᱟ ᱟᱪᱪᱷᱟ ᱛᱮᱦᱮᱧ ᱟᱵᱚ ᱚᱠᱟ ᱠᱚᱵᱚᱱ ᱡᱚᱢᱮᱫ ᱠᱟᱱ ᱛᱟᱦᱮᱱᱟ ᱚᱱᱟ ᱫᱚ ᱛᱩᱭᱩ ᱜᱮ ᱵᱟᱲᱟᱭ ᱡᱚᱢ ᱦᱚᱪᱚᱣᱟᱱ ᱜᱮ ᱛᱤᱥ ᱦᱚᱸ ᱵᱟᱝ ᱢᱮᱱᱠᱷᱟᱱ ᱟᱵᱚ ᱥᱮᱛᱟ ᱠᱷᱚᱱ ᱦᱚᱸ ᱵᱚᱱ ᱱᱩᱱᱟᱹᱜ ᱵᱚᱱ ᱚᱫᱷᱚᱢᱟ ᱮᱴᱟᱜ ᱡᱟᱹᱛ ᱟᱵᱚ ᱛᱟᱞᱟᱨᱮ ᱦᱮᱡ ᱞᱮᱱᱠᱷᱟᱱ ᱩᱱᱤ ᱫᱚ ᱵᱮᱥ ᱛᱮᱵᱚᱱ ᱧᱩ ᱡᱚᱢ ᱦᱚᱪᱚᱭᱮᱭᱟ ᱟᱨ ᱡᱚᱛᱚ ᱡᱟᱭᱜᱟ ᱵᱚᱱ ᱢᱮᱱ ᱦᱚᱛᱮ ᱨᱮᱫᱚ ᱴᱟᱺᱰᱤ ᱛᱮ ᱢᱮᱱ ᱦᱚᱛᱮ ᱨᱮᱫᱚ ᱨᱟᱪᱟ ᱛᱮ ᱢᱮᱱ ᱢᱟᱝᱱᱟ ᱛᱮ ᱢᱮᱱᱠᱷᱟᱱ ᱟᱢ ᱵᱟᱡᱟᱨ ᱪᱟᱞᱟᱜ ᱢᱮᱥᱮ ᱩᱱᱠᱩ ᱛᱟᱞᱟ ᱨᱮ ᱢᱟᱝᱱᱟ ᱛᱮ ᱯᱚᱭᱥᱟ ᱮᱢ ᱠᱟᱛᱮ ᱦᱚᱸ ᱡᱟᱭᱜᱟ ᱵᱟᱢ ᱧᱟᱢᱟ ᱢᱤᱫ ᱜᱷᱟᱹᱲᱤ ᱞᱟᱹᱜᱤᱫ ᱢᱤᱫᱴᱮᱱ ᱡᱤᱱᱤᱥ ᱵᱟᱭ ᱫᱚᱦᱚ ᱦᱚᱪᱚ ᱟᱢᱟ ᱱᱩᱱᱟᱹᱜ ᱜᱟᱱ ᱟᱵᱚ ᱠᱚ ᱱᱮᱜᱽᱞᱮᱴ ᱮᱫ ᱵᱚᱱᱟ ᱱᱩᱱᱟᱹᱜ ᱜᱟᱱ ᱟᱵᱚ ᱵᱟᱹᱲᱤᱡ ᱱᱚᱡᱚᱨ ᱛᱮᱵᱚᱱ ᱧᱮᱞ ᱦᱚᱪᱚᱜ ᱠᱟᱱᱟ ᱩᱱᱠᱩ ᱴᱷᱮᱱ ᱮᱱᱦᱚᱸ ᱟᱵᱚ ᱪᱤᱠᱟᱹᱛᱮ ᱩᱱᱠᱩ ᱥᱟᱶ ᱵᱚᱱ ᱜᱟᱛᱮᱜ ᱞᱟᱹᱜᱤᱫᱚᱜ ᱠᱟᱱᱟ ᱟᱨ ᱱᱚᱜᱼᱚᱭ ᱦᱟᱸᱜ ᱮᱞᱮᱠᱥᱚᱱ ᱦᱤᱡᱩᱜ ᱠᱟᱱᱟ ᱱᱤᱛᱚᱜ ᱵᱚᱞᱮ ᱩᱱᱠᱩ ᱥᱚᱢᱚᱨᱛᱷᱚᱱ ᱟᱠᱚ ᱞᱟᱹᱜᱤᱫ ᱛᱮ ᱟᱵᱚ ᱥᱟᱯᱲᱟᱣ ᱜᱮᱵᱚᱱ ᱛᱟᱦᱮᱱ ᱠᱟᱱᱟ ᱵᱷᱟᱵᱽᱱᱟ ᱨᱮᱭᱟᱜ ᱠᱟᱛᱷᱟ ᱠᱟᱱᱟ ᱜᱟᱛᱮ ᱠᱚᱛᱤᱧ ᱵᱟᱹᱲᱛᱤ ᱠᱟᱛᱷᱟ ᱢᱮᱱ ᱵᱟᱝ ᱠᱟᱛᱮ ᱢᱟ ᱱᱤᱭᱟᱹ ᱛᱷᱚᱲᱟ ᱠᱟᱛᱷᱟ ᱞᱟᱹᱭ ᱠᱟᱛᱮ ᱜᱮ ᱟᱭᱢᱟ ᱟᱭᱢᱟ ᱥᱟᱨᱦᱟᱣ ᱡᱚᱦᱟᱨᱤᱧ ᱮᱢᱟ ᱯᱮ ᱠᱟᱱᱟ ᱡᱟᱦᱟᱸᱭ ᱫᱚ ᱤᱧᱟᱹᱜ ᱠᱟᱛᱷᱟ ᱠᱚᱯᱮ ᱟᱸᱡᱚᱢᱮᱫ ᱠᱟᱱ ᱛᱤᱧ ᱢᱟ ᱛᱚᱵᱮ ᱥᱟᱱᱟᱢ ᱜᱟᱛᱮ ᱠᱚ ᱟᱭᱢᱟ ᱟᱭᱢᱟ ᱥᱟᱨᱦᱟᱣ